ᱚᱱᱚᱞᱤᱭᱟᱹ ᱦᱟᱜ ᱚᱞ ᱫᱟᱨᱟᱭ ᱛᱮᱜᱮ ᱫᱷᱟᱹᱨᱛᱤ ᱛᱟᱞᱟᱨᱮ ᱥᱟᱱᱟᱢ ᱠᱟᱛᱷᱟ ᱚᱞᱛᱮ ᱯᱷᱚᱴᱮᱞᱚᱜᱼᱟ ᱚᱱᱚᱞᱤᱭᱟᱹ ᱦᱟᱜ ᱚᱞ ᱫᱟᱨᱟᱭ ᱛᱮᱜᱮ ᱢᱤᱫᱴᱟᱝ ᱡᱟᱹᱛᱤ ᱨᱮᱱᱟᱜ ᱨᱚᱲ ᱟᱲᱟᱝ ᱫᱚᱭ ᱵᱟᱧᱪᱟᱣ ᱫᱚᱦᱚᱭᱟ ᱚᱞ ᱫᱟᱨᱟᱭ ᱛᱮᱜᱮ ᱚᱞ ᱪᱤᱠᱤ ᱦᱚᱸ ᱜᱮᱞᱮ ᱵᱤᱞᱤᱜᱼᱟ ᱥᱟᱶᱦᱮᱫ ᱢᱩᱨᱟᱹᱭ ᱯᱮᱨᱮᱡᱚᱜᱼᱟ ᱟᱵᱚᱣᱟᱜ ᱥᱟᱱᱛᱟᱲᱤ ᱨᱚᱲ ᱟᱲᱟᱝ ᱟᱨ ᱚᱞ ᱪᱤᱠᱤ ᱦᱚᱸ ᱡᱟᱭ ᱡᱩᱜᱽ ᱞᱟᱹᱜᱤᱫ ᱵᱟᱧᱪᱟᱣ ᱛᱟᱦᱮᱱᱟ ᱚᱱᱟᱛᱮ ᱚᱱᱚᱞᱤᱭᱟᱹ ᱦᱟᱜ ᱴᱷᱟᱶ ᱫᱚ ᱥᱟᱶᱛᱟ ᱨᱮ ᱟᱹᱰᱤ ᱢᱟᱲᱟᱝ ᱨᱮ ᱚᱞᱪᱤᱠᱤ ᱯᱟᱹᱨᱥᱤ ᱥᱟᱶᱦᱮᱫ ᱟᱨ ᱥᱟᱶᱛᱟ ᱞᱟᱦᱟᱱᱛᱤ ᱫᱤᱥᱟᱹ ᱠᱟᱛᱮ ᱵᱷᱟᱨᱚᱛ ᱡᱟᱠᱟᱛ ᱥᱟᱱᱛᱟᱲᱤ ᱚᱱᱚᱞᱤᱭᱟᱹ ᱜᱟᱶᱛᱟ ᱳᱰᱤᱥᱟ ᱪᱟᱝᱜᱟ ᱯᱟᱦᱴᱟ ᱠᱷᱚᱱᱟᱜ ᱯᱩᱱ ᱟᱱᱟᱝ ᱥᱮᱨᱢᱟᱠᱤᱭᱟᱹ ᱥᱮᱱᱮᱞᱮᱫ ᱟᱹᱰᱤ ᱨᱟᱹᱥᱠᱟᱹ ᱥᱮᱞᱮᱫ ᱦᱩᱭ ᱥᱟᱹᱛ ᱟᱠᱟᱱᱟ ᱱᱚᱣᱟ ᱫᱚ ᱯᱚᱞᱚᱢᱮᱱ ᱤᱝᱨᱟᱡᱤ ᱢᱟᱹᱦᱤᱛ ᱪᱚᱵᱤᱥ ᱚᱠᱴᱚᱵᱚᱨ ᱫᱩᱭ ᱦᱟᱡᱟᱨ ᱮᱠᱩᱭᱤᱛ ᱥᱚᱦᱤᱫ ᱥᱨᱩᱛᱤ ᱵᱷᱚᱵᱚᱱ ᱵᱟᱨᱤᱯᱚᱫᱟ ᱨᱮ ᱟᱭᱢᱟ ᱚᱱᱚᱞᱤᱭᱟᱹ ᱠᱚ ᱥᱟᱨᱦᱟᱣ ᱥᱟᱶᱛᱮ ᱢᱟᱹᱱ ᱥᱟᱠᱟᱢ ᱠᱚ ᱪᱟᱞᱟᱫ ᱠᱚᱣᱟ ᱚᱱᱟ ᱠᱚ ᱢᱩᱫᱽ ᱨᱮᱜᱮ ᱟᱭᱢᱟ ᱯᱚᱛᱚᱵ ᱩᱰᱷᱟᱹᱣ ᱞᱮᱫᱟ ᱠᱚ ᱟᱹᱰᱤ ᱡᱟᱠ ᱡᱚᱢᱚᱠ ᱛᱮ ᱵᱟᱦᱨᱮ ᱨᱮ ᱟᱹᱰᱤ ᱜᱟᱱ ᱥᱴᱚᱞ ᱵᱟᱹᱭᱥᱟᱹᱣ ᱞᱮᱱᱟ ᱚᱱᱟ ᱛᱟᱞᱟ ᱨᱮ ᱨᱟᱹᱥᱠᱟᱹ ᱨᱚᱢᱚᱡᱽ ᱛᱮ ᱦᱚᱲ ᱠᱚᱣᱟᱜ ᱧᱟᱯᱟᱢ ᱨᱚᱯᱚᱲ ᱦᱩᱭᱩᱜ ᱠᱟᱱ ᱛᱟᱦᱮᱸᱫ ᱩᱯᱨᱩᱢ ᱦᱚᱸ ᱛᱚᱝᱜᱮ ᱞᱮᱱᱟ ᱚᱱᱟ ᱥᱴᱚᱞ ᱨᱮ ᱧᱮᱞᱚᱜ ᱠᱟᱱ ᱛᱟᱦᱮᱸᱫ ᱯᱩᱛᱷᱤ ᱜᱚᱫᱟᱢ ᱥᱟᱱᱛᱟᱲᱤ ᱦᱚᱯᱚᱱᱟᱜ ᱦᱚᱨᱚᱜ ᱵᱟᱸᱫᱮ ᱮᱢᱟᱱ ᱮᱢᱟᱱ ᱠᱚ ᱚᱱᱟ ᱛᱟᱞᱟ ᱨᱮᱜᱮ ᱛᱟᱦᱮᱸ ᱠᱟᱱᱟ ᱧᱩᱛᱩᱢ ᱦᱟᱞᱟᱝ ᱞᱮᱠᱟᱱᱟᱜ ᱥᱴᱚᱞ ᱚᱱᱟ ᱫᱚ ᱭᱩᱠᱤᱯᱤᱰᱤᱭᱟ ᱱᱚᱣᱟ ᱫᱚ ᱢᱤᱫᱴᱟᱝ ᱜᱞᱳᱵᱟᱞ ᱰᱤᱡᱤᱴᱟᱞ ᱯᱞᱟᱴᱯᱷᱚᱨᱢ ᱠᱟᱱᱟ ᱭᱩᱠᱤᱯᱤᱰᱤᱭᱟ ᱫᱚ ᱢᱤᱫᱴᱟᱝ ᱥᱮᱬᱟ ᱯᱞᱟᱴᱯᱷᱚᱨᱢ ᱜᱞᱳᱵᱟᱞ ᱰᱤᱡᱤᱴᱟᱞ ᱯᱞᱟᱴᱯᱷᱚᱨᱢ ᱨᱮ ᱟᱵᱚᱣᱟᱜ ᱥᱟᱱᱛᱟᱲᱤ ᱚᱞ ᱛᱟᱦᱮᱱ ᱞᱟᱹᱠᱛᱤᱜ ᱠᱟᱱᱟ ᱚᱱᱟ ᱫᱤᱥᱟᱹ ᱠᱟᱛᱮ ᱜᱮ ᱛᱤᱱᱟᱹᱝ ᱜᱟᱱ ᱟᱹᱠᱤᱞ ᱵᱩᱫᱽᱫᱷᱤᱭᱟᱱ ᱦᱚᱲ ᱠᱚ ᱱᱚᱣᱟ ᱫᱚᱠᱚ ᱡᱷᱤᱡ ᱥᱟᱹᱜᱩᱱ ᱟᱠᱟᱫᱼᱟ ᱚᱱᱟ ᱠᱟᱛᱷᱟ ᱜᱮ ᱚᱞ ᱪᱤᱠᱤ ᱫᱚᱨᱚᱫᱤᱭᱟᱹ ᱟᱨ ᱚᱥᱱᱤ ᱵᱚᱧᱡᱚᱱ ᱢᱩᱨᱢᱩ ᱛᱤᱠᱤᱱ ᱴᱷᱮᱱ ᱠᱷᱚᱱ ᱵᱚᱱ ᱟᱸᱡᱚᱢᱟ ᱟᱨ ᱚᱥᱩᱱᱤ ᱢᱚᱱᱡᱚᱱ ᱢᱩᱨᱢᱩ ᱟᱨ ᱤᱧ ᱫᱚ ᱥᱟᱱᱛᱟᱲᱤ ᱣᱤᱠᱤᱯᱤᱰᱤᱭᱟ ᱨᱮᱱᱤᱧ ᱟᱰᱢᱤᱱ ᱠᱟᱹᱱᱟᱹᱧ ᱥᱟᱱᱛᱟᱲᱤ ᱣᱤᱠᱤᱯᱤᱰᱤᱭᱟ ᱨᱮᱱᱟᱜ ᱠᱟᱹᱢᱤ ᱦᱚᱨᱟ ᱫᱚ ᱫᱩ ᱦᱟᱡᱟᱨ ᱥᱚᱛᱨᱚ ᱮᱯᱨᱤᱞ ᱠᱷᱚᱱ ᱵᱟᱝᱞᱟ ᱫᱤᱥᱚᱢ ᱱᱮᱯᱟᱞ ᱟᱨ ᱩᱲᱤᱥᱥᱟ ᱨᱮᱱ ᱠᱤᱪᱷᱩ ᱡᱩᱣᱟᱹᱱ ᱥᱟᱱᱛᱟᱲᱤ ᱵᱚᱭᱦᱟ ᱠᱚ ᱢᱮᱥᱟ ᱠᱟᱛᱮ ᱞᱮ ᱮᱛᱚᱦᱚᱵ ᱠᱮᱜᱼᱟ

ᱤᱠᱷᱟᱹᱱ ᱥᱟᱱᱛᱟᱲ ᱛᱮ ᱫᱚ ᱟᱹᱰᱤ ᱠᱚᱢ ᱜᱮ ᱧᱟᱢᱚᱜ ᱠᱟᱱᱟ ᱚᱱᱮ ᱚᱱᱟ ᱠᱚᱜᱮ ᱩᱭᱦᱟᱹᱨ ᱠᱟᱛᱮ ᱟᱞᱮ ᱚᱞ ᱞᱮ ᱮᱦᱚᱵ ᱠᱮᱜᱼᱟ ᱱᱮᱛᱟᱨ ᱱᱚᱣᱟ ᱨᱮ ᱢᱟᱱᱮ ᱡᱟᱦᱟᱱᱟᱜ ᱜᱮᱵᱚᱱ ᱯᱟᱱᱛᱮᱭᱟ ᱥᱟᱱᱛᱟᱲ ᱛᱮ ᱯᱟᱱᱛᱮ ᱞᱮᱠᱷᱟᱱ ᱚᱱᱟ ᱠᱚᱢᱯᱩᱴᱟᱨ ᱛᱟᱵᱚᱱ ᱧᱮᱞ ᱧᱟᱢᱚᱜ ᱠᱟᱱᱟ ᱵᱟᱝᱠᱷᱟᱱ ᱟᱵᱚᱣᱟᱜ ᱢᱳᱵᱟᱭᱤᱞ ᱨᱮ ᱛᱟᱵᱚᱱ ᱧᱮᱞ ᱧᱟᱢᱚᱜ ᱠᱟᱱᱟ ᱱᱚᱣᱟ ᱡᱟᱦᱟᱸ ᱞᱮᱠᱟ ᱵᱚᱱ ᱚᱞᱮᱜᱼᱟ ᱵᱚᱱ ᱠᱟᱜᱚᱡᱽ ᱠᱚᱨᱮ ᱚᱱᱠᱟᱜᱮ ᱟᱵᱚ ᱰᱤᱡᱤᱴᱟᱞ ᱯᱞᱟᱴᱯᱷᱚᱨᱢ ᱨᱮᱦᱚᱸ ᱟᱵᱚᱣᱟᱜ ᱥᱟᱱᱛᱟᱲ ᱚᱞ ᱛᱟᱦᱮᱸ ᱞᱟᱹᱠᱛᱤ ᱠᱟᱱᱟ ᱰᱤᱡᱤᱴᱟᱞ ᱡᱩᱜᱽ ᱠᱟᱱᱟ ᱰᱤᱡᱤᱴᱟᱞ ᱡᱩᱜᱽ ᱦᱤᱥᱟᱹᱵ ᱨᱮ ᱰᱤᱡᱤᱴᱟᱞ ᱡᱷᱚᱛᱚ ᱟᱵᱚ ᱛᱟᱦᱮᱸ ᱫᱚᱨᱠᱟᱨ ᱠᱟᱱᱟ ᱚᱱᱟ ᱦᱤᱥᱟᱹᱵ ᱛᱮ ᱢᱤᱫᱴᱟᱝ ᱣᱤᱠᱤᱯᱤᱰᱤᱭᱟ ᱢᱤᱫᱴᱟᱝ ᱥᱮᱬᱟ ᱯᱞᱟᱴᱯᱷᱚᱨᱢ ᱠᱟᱱᱟ ᱱᱚᱣᱟ ᱨᱮ ᱡᱷᱚᱛᱚ ᱦᱚᱲ ᱠᱚᱣᱟᱜ ᱜᱚᱲᱚ ᱥᱚᱦᱚᱫ ᱫᱚᱨᱠᱟᱨ ᱠᱟᱱᱟ ᱟᱨ ᱡᱷᱚᱛᱚ ᱦᱚᱲ ᱡᱩᱫᱤ ᱠᱩᱨᱩᱢᱩᱴᱩ ᱢᱮᱥᱟ ᱠᱟᱛᱮ ᱵᱚᱱ ᱚᱞᱟ ᱱᱚᱣᱟ ᱤᱫᱤ ᱠᱟᱛᱮ ᱟᱵᱚ ᱚᱱᱞᱟᱭᱤᱱ ᱯᱞᱟᱴᱯᱷᱚᱨᱢ ᱨᱮᱦᱚᱸ ᱡᱟᱹᱥᱛᱤ ᱠᱷᱚᱱ ᱡᱟᱹᱥᱛᱤ ᱥᱟᱱᱛᱟᱲ ᱛᱮ ᱢᱟᱱᱮ ᱚᱞ ᱥᱚᱫᱚᱨᱚᱜᱼᱟ ᱪᱷᱟᱯᱟ ᱥᱚᱫᱚᱨᱚᱜᱼᱟ ᱱᱚᱣᱟ ᱨᱮᱱᱟᱜ

ᱩᱞ ᱫᱟᱨᱮ ᱵᱤᱥᱚᱭ ᱛᱮᱵᱚᱱ ᱵᱟᱲᱟᱭ ᱥᱟᱱᱟᱭᱮᱫ ᱵᱚᱱᱟ ᱩᱞ ᱫᱟᱨᱮ ᱫᱚ ᱡᱚ ᱫᱚ ᱪᱮᱫ ᱞᱮᱠᱟᱱᱟ ᱚᱱᱟ ᱥᱟᱠᱟᱢ ᱪᱮᱫ ᱞᱮᱠᱟ ᱪᱮᱫ ᱞᱮᱠᱟ ᱫᱟᱨᱮᱜᱼᱟ ᱚᱱᱟ ᱢᱤᱫ ᱦᱚᱲ ᱚᱞ ᱞᱟᱹᱠᱛᱤ ᱠᱟᱱᱟ ᱚᱱᱟ ᱡᱩᱫᱤ ᱵᱚᱱ ᱚᱞ ᱫᱚᱦᱚ ᱠᱟᱜᱼᱟ ᱮᱱᱠᱷᱟᱱ ᱟᱨ ᱢᱤᱫ ᱦᱚᱲᱮ ᱯᱟᱱᱛᱮ ᱫᱟᱲᱮᱭᱟᱜᱼᱟ ᱚᱱᱟ ᱫᱚ ᱠᱷᱟᱹᱞᱤ ᱢᱤᱫᱴᱮᱱ ᱫᱟᱹᱭᱠᱟᱹ ᱞᱮᱠᱟᱛᱮ ᱢᱤᱫᱴᱮᱱ ᱩᱞ ᱫᱟᱨᱮ ᱠᱟᱛᱷᱟ ᱞᱤᱧ ᱢᱮᱱ ᱠᱮᱜᱼᱟ ᱟᱵᱚ ᱥᱟᱶᱛᱟ ᱨᱮᱱᱟᱜ ᱟᱵᱚ ᱞᱟᱠᱪᱟᱨ ᱨᱮᱱᱟᱜ ᱟᱵᱚ ᱥᱟᱶᱦᱮᱫ ᱨᱮᱱᱟᱜ ᱡᱟᱦᱟᱸ ᱛᱤᱱᱟᱹᱜ ᱡᱤᱱᱤᱥ ᱠᱚ ᱢᱮᱱᱟᱜᱼᱟ ᱚᱱᱟ ᱠᱚ ᱡᱷᱚᱛᱚ ᱟᱵᱚ ᱚᱞ ᱞᱟᱹᱠᱛᱤ ᱚᱞ ᱞᱟᱹᱠᱛᱤ ᱠᱟᱱᱟ ᱣᱤᱠᱤᱯᱤᱰᱤᱭᱟ ᱨᱮ ᱚᱱᱟ ᱚᱞ ᱞᱟᱹᱠᱛᱤ ᱠᱟᱱᱟ ᱮᱱᱠᱷᱟᱱ ᱫᱚ ᱪᱮᱫ ᱪᱤᱠᱟᱹᱜᱼᱟ ᱟᱜᱟᱢ ᱫᱟᱨᱟᱢ ᱡᱚᱠᱷᱚᱱ ᱦᱟᱸᱜ ᱟᱵᱚᱨᱮᱱ ᱱᱟᱣᱟ ᱯᱤᱲᱦᱤ ᱱᱟᱣᱟ ᱯᱤᱲᱦᱤ ᱠᱚ ᱩᱱᱠᱩ ᱠᱚ ᱱᱚᱣᱟ ᱠᱚ ᱯᱟᱱᱛᱮ ᱧᱟᱢ ᱫᱟᱲᱮᱭᱟᱜᱼᱟ ᱚᱱᱮ ᱚᱱᱟ ᱦᱩᱭᱩᱜ ᱠᱟᱱᱟ